ᱢᱟᱱᱚᱛᱟᱱ ᱨᱚᱵᱤᱱᱫᱨᱚᱱᱟᱛᱷ ᱢᱟᱦᱟᱛᱚ ᱟᱵᱚᱣᱟᱜ ᱥᱮᱨᱣᱟ ᱞᱮᱠᱟᱛᱮ ᱞᱚᱴᱟ ᱫᱟᱜ ᱛᱮᱵᱚᱱ

ᱵᱟᱦᱟ ᱥᱩᱠᱱᱟ ᱮᱢ ᱠᱟᱛᱮ ᱟᱛᱟᱝ ᱫᱟᱨᱟᱢᱮᱭᱟ ᱠᱚ ᱱᱚᱰᱮ ᱚᱨᱜᱟᱱᱟᱭᱡᱤᱝ ᱠᱚᱢᱤᱴᱤ ᱨᱤᱱᱤᱡ ᱱᱤᱛᱚᱜ ᱫᱚ ᱵᱟᱦᱟ ᱥᱩᱠᱱᱟ ᱛᱮᱵᱚᱱ ᱟᱛᱟᱝ ᱫᱟᱨᱟᱢᱮ ᱠᱟᱱᱟ ᱢᱟᱱ ᱢᱚᱫᱚᱱ ᱢᱳᱦᱚᱱ ᱥᱚᱨᱮᱱ ᱠᱚᱱᱵᱷᱮᱱᱟᱨ ᱥᱟᱱᱛᱟᱲᱤ ᱮᱰᱵᱷᱟᱭᱡᱟᱨᱤ ᱵᱳᱨᱰ ᱤᱱᱟᱹ ᱛᱟᱭᱚᱢ ᱵᱟᱦᱟ ᱫᱚᱠᱚ ᱛᱮᱵᱚᱱ ᱟᱛᱟᱝ ᱫᱟᱨᱟᱢ ᱠᱟᱱᱟ ᱢᱟᱹᱱ ᱨᱚᱵᱤᱱᱫᱨᱚᱱᱟᱛᱷ ᱢᱩᱨᱢᱩ ᱟᱥᱣᱟ ᱥᱮᱱᱴᱨᱟᱞ ᱠᱚᱢᱤᱴᱤ ᱨᱤᱱᱤᱡ ᱡᱮᱱᱟᱨᱮᱞ ᱥᱮᱠᱨᱮᱴᱟᱨᱤ ᱤᱱᱟᱹ ᱛᱟᱭᱚᱢ ᱵᱟᱦᱟ ᱫᱚᱠᱚ ᱛᱮᱵᱚᱱ ᱟᱛᱟᱝ ᱫᱟᱨᱟᱢ ᱠᱟᱱᱟ ᱞᱚᱪᱷᱢᱚᱱ ᱠᱤᱥᱠᱩ ᱟᱥᱣᱟ ᱥᱮᱱᱴᱨᱟᱞ ᱠᱚᱢᱤᱴᱤ ᱯᱟᱨᱪᱮᱛ ᱜᱚᱢᱠᱮ ᱡᱟᱦᱟᱸᱭ ᱡᱤᱭᱟᱹᱲᱟᱭ ᱡᱮᱨᱮᱫ ᱠᱮᱫ ᱛᱟᱵᱚᱱᱟ ᱩᱱᱤ ᱫᱚ ᱨᱚᱵᱤᱱᱫᱨᱚᱱᱟᱛᱷ ᱢᱩᱨᱢᱩ ᱡᱮᱱᱟᱨᱮᱞ ᱥᱮᱠᱨᱮᱴᱟᱨᱤ ᱚᱞ ᱤᱱᱰᱤᱭᱟ ᱥᱟᱱᱛᱟᱞᱤ ᱨᱟᱭᱴᱟᱨᱥ ᱮᱥᱳᱥᱤᱭᱮᱥᱚᱱ ᱥᱮᱱᱴᱨᱟᱞ ᱠᱚᱢᱤᱴᱤ ᱱᱤᱛᱚᱜ ᱫᱚ ᱢᱟᱱᱤᱠ ᱦᱟᱸᱥᱫᱟ ᱚᱞ ᱤᱱᱰᱤᱭᱟ ᱥᱟᱱᱛᱟᱞ ᱨᱟᱭᱴᱟᱨᱥ ᱮᱥᱳᱥᱤᱭᱮᱥᱚᱱ ᱡᱷᱟᱲᱠᱷᱚᱸᱰ ᱪᱟᱸᱜᱟ ᱱᱤᱛᱚᱜ ᱫᱚ ᱢᱟᱱᱚᱛᱟᱱ

ᱢᱟᱱᱚᱛ ᱯᱮᱲᱟ ᱢᱟᱨᱟᱝ ᱯᱮᱲᱟ ᱡᱷᱟᱲᱠᱷᱚᱸᱰ ᱫᱤᱥᱚᱢ ᱨᱮᱱ ᱵᱤᱫᱷᱟᱱ ᱥᱚᱵᱷᱟ ᱟᱫᱷᱭᱚᱠᱥ ᱢᱚᱦᱳᱫᱚᱭ ᱨᱚᱵᱤᱱᱫᱨ ᱢᱟᱦᱟᱱᱚ ᱢᱟᱦᱟᱛᱚ ᱡᱤ ᱦᱚᱸ ᱤᱧ ᱥᱮᱫ ᱠᱷᱚᱱ ᱟᱹᱰᱤ ᱢᱟᱱᱚᱛ ᱡᱚᱦᱟᱨ ᱤᱧ ᱮᱢᱟᱭ ᱠᱟᱱᱟ ᱦᱩᱞ ᱡᱚᱦᱟᱨ ᱤᱧ ᱥᱟᱢᱟᱝ ᱠᱟᱱᱟ ᱥᱟᱹᱨᱤᱜᱮ ᱟᱹᱰᱤ ᱨᱟᱹᱥᱠᱟᱹ ᱜᱮ ᱵᱩᱡᱷᱟᱹᱜ ᱠᱟᱱᱟ ᱛᱮᱦᱮᱧ ᱫᱚ ᱱᱚᱣᱟ ᱟᱵᱚ ᱥᱟᱱᱛᱷᱟᱞᱤ ᱵᱷᱟᱥᱟ ᱧᱟᱢ ᱞᱟᱹᱜᱤᱫ ᱥᱟᱱᱛᱷᱟᱞᱤ ᱚᱞ ᱞᱟᱹᱜᱤᱫ ᱟᱵᱚᱨᱮᱱ ᱵᱤᱨ ᱵᱟᱱᱴᱟ ᱠᱚ ᱟᱵᱚᱨᱮᱱ ᱞᱮᱠᱷᱚᱠ ᱠᱚ ᱟᱹᱰᱤ ᱠᱚ ᱢᱮᱦᱱᱚᱛ ᱟᱠᱟᱫ ᱥᱮ ᱱᱚᱣᱟ ᱟᱯᱱᱟᱨᱟᱜ ᱵᱷᱟᱥᱟ ᱟᱞᱟᱜ ᱧᱟᱢ ᱞᱟᱹᱜᱤᱫ ᱥᱮ ᱟᱯᱱᱟᱨ ᱟᱞᱟᱜ ᱥᱠᱨᱤᱯᱴ ᱧᱟᱢ ᱞᱟᱹᱜᱤᱫ ᱟᱵᱚᱨᱮᱱ ᱟᱹᱰᱤ ᱠᱚ ᱢᱮᱦᱱᱚᱛ ᱟᱠᱟᱫ ᱟᱵᱚ ᱱᱚᱣᱟ ᱵᱷᱟᱥᱟ ᱧᱟᱢ ᱞᱟᱹᱜᱤᱫ ᱟᱹᱰᱤ ᱟᱵᱚᱨᱮᱱ ᱢᱟᱱᱚᱛᱟᱱ ᱯᱚᱱᱰᱤᱛ ᱨᱚᱜᱷᱩᱱᱟᱛᱷ ᱢᱩᱨᱢᱩ ᱦᱚᱸ ᱡᱟᱦᱟᱸ ᱚᱞ ᱪᱤᱠᱤ ᱵᱚ ᱢᱮᱱᱮᱫ ᱠᱟᱱ ᱱᱚᱣᱟ ᱠᱚᱨᱮ ᱟᱹᱰᱤ ᱭᱳᱜᱽᱫᱟᱱ ᱟᱹᱰᱤ ᱜᱟᱱ ᱵᱷᱩᱢᱤᱠᱟ ᱢᱮᱱᱟᱜ ᱛᱟᱭᱟ ᱩᱱᱤᱭᱟᱜ ᱫᱮᱱ ᱠᱟᱱ ᱜᱮ ᱱᱚᱣᱟ ᱡᱟᱦᱟᱸ ᱢᱮᱱᱮᱫ ᱠᱟᱱ ᱵᱚ ᱚᱞ ᱪᱤᱠᱤ ᱵᱷᱟᱥᱟ ᱱᱚᱣᱟ ᱦᱚᱸ ᱟᱵᱚ ᱟᱹᱰᱤ ᱜᱚᱨᱵᱚ ᱨᱮᱭᱟᱜ ᱠᱟᱛᱷᱟ ᱠᱟᱱᱟ ᱟᱵᱚ ᱥᱟᱱᱛᱟᱞ ᱦᱚᱯᱚᱱ ᱵᱚᱱ ᱞᱮᱠᱷᱟᱜ ᱠᱟᱱ ᱥᱟᱱᱛᱟᱞ ᱦᱚᱯᱚᱱ ᱵᱚᱱ ᱢᱮᱱᱮᱫ ᱠᱟᱱ ᱡᱮ ᱟᱞᱟᱜᱽ ᱛᱮ ᱟᱵᱚᱣᱟᱜ ᱵᱷᱟᱥᱟ ᱢᱮᱱᱟᱜ ᱛᱟᱵᱚᱱᱟ ᱢᱤᱫᱴᱮᱱ ᱥᱟᱱᱛᱟᱞᱤ ᱵᱷᱟᱥᱟ ᱱᱚᱣᱟ ᱦᱚᱸ ᱵᱚᱞᱠᱤ ᱱᱤᱭᱟᱹ ᱟᱵᱚ ᱵᱷᱟᱨᱚᱛᱤᱭᱚ ᱥᱚᱝᱵᱤᱫᱷᱟᱱ ᱨᱮ ᱡᱟᱦᱟᱸ ᱵᱮᱱᱟᱣ ᱟᱠᱟᱱ ᱟᱴᱷᱣᱮ ᱚᱱᱩᱥᱩᱪᱤ ᱨᱮ ᱱᱚᱣᱟ ᱥᱟᱱᱛᱟᱞᱤ ᱵᱷᱟᱥᱟ ᱞᱟᱹᱜᱩ ᱞᱟᱹᱜᱩ ᱟᱠᱟᱱᱟ ᱚᱱᱟ ᱤᱭᱟᱹᱛᱮ ᱟᱵᱚ ᱡᱚᱛᱚ ᱦᱚᱲ ᱜᱮ ᱱᱚᱣᱟ ᱥᱟᱱᱛᱟᱞᱤ ᱵᱷᱟᱥᱟ ᱚᱞᱪᱤᱠᱤ ᱪᱮᱫ ᱞᱟᱹᱜᱤᱫ ᱥᱮ ᱟᱵᱚᱨᱟᱜ ᱱᱚᱣᱟ ᱯᱨᱚᱭᱟᱥ ᱟᱵᱚᱱ ᱡᱮ ᱱᱚᱣᱟ ᱦᱚᱛᱮ ᱛᱮᱜᱮ ᱟᱵᱚᱨᱮᱱ ᱡᱟᱦᱟᱸ ᱟᱵᱚᱨᱮᱱ ᱯᱚᱱᱰᱤᱛ ᱨᱚᱜᱷᱩᱱᱟᱛᱷ ᱢᱩᱨᱢᱩᱭ ᱧᱮᱞ ᱞᱮ ᱠᱩᱠᱢᱩ ᱧᱮᱞ ᱞᱮ ᱟᱵᱚ ᱯᱟᱥᱮ ᱡᱟᱦᱟᱸ ᱛᱮᱧ ᱵᱩᱡᱷᱟᱹᱣ ᱫᱟ ᱯᱨᱚᱛᱮᱠ ᱜᱤᱫᱽᱨᱟᱹ ᱟᱵᱚᱨᱮᱱ ᱜᱤᱫᱟᱹᱨ ᱯᱤᱫᱟᱹᱨ ᱱᱚᱣᱟ ᱟᱯᱱᱟᱨ ᱵᱷᱟᱥᱟ ᱫᱚᱵᱚᱱ ᱚᱞᱚᱜ ᱯᱟᱲᱦᱟᱣ ᱦᱚᱪᱚ ᱞᱮᱠᱷᱟᱡ ᱩᱱᱤᱭᱟᱜ ᱡᱟᱦᱟᱸᱭ ᱠᱩᱠᱢᱩ ᱧᱮᱞ ᱞᱮ ᱩᱱᱤᱭᱟᱜ ᱥᱟᱠᱟᱨ ᱦᱩᱭᱩᱜᱼᱟ ᱟᱫᱚ ᱟᱵᱚ ᱥᱟᱱᱛᱟᱲ ᱦᱚᱯᱚᱱ ᱞᱟᱹᱜᱤᱫ ᱵᱷᱟᱨᱚᱛᱤ ᱥᱚᱝᱵᱤᱫᱷᱟᱱ ᱨᱮ ᱟᱭᱢᱟ ᱞᱮᱠᱟ ᱱᱤᱭᱚᱢ ᱠᱟᱹᱱᱩᱱ ᱚᱞ ᱟᱠᱟᱱᱟ ᱞᱮᱠᱤᱱ ᱚᱱᱟ ᱠᱚ ᱟᱵᱚ ᱢᱤᱫᱴᱮᱱ ᱥᱤᱪᱪᱷᱟ ᱨᱮ ᱟᱵᱷᱟᱣ ᱠᱮ ᱠᱟᱨᱚᱱ ᱨᱮ ᱟᱵᱚ ᱱᱚᱣᱟ ᱥᱚᱝᱵᱤᱫᱷᱟᱱ ᱨᱮ ᱡᱟᱦᱟᱸ ᱵᱮᱱᱟᱣ ᱟᱠᱟᱱ ᱱᱚᱣᱟ ᱵᱟᱵᱚᱱ ᱦᱟᱢᱮᱴ ᱫᱟᱲᱮᱭᱟᱜ ᱠᱟᱱᱟ ᱱᱚᱣᱟ ᱦᱟᱢᱮᱴ ᱞᱟᱹᱜᱤᱫ ᱫᱚ